ᱱᱚᱜᱼᱚᱭ ᱱᱚᱛᱮ ᱱᱚᱜᱼᱚᱭ ᱱᱚᱣᱟ ᱜᱟᱰᱟ ᱱᱚᱣᱟ ᱜᱟᱰᱟ ᱯᱮ ᱧᱮᱞ ᱫᱟᱲᱮᱭᱟᱜ ᱠᱟᱱᱟ ᱱᱚᱣᱟ ᱜᱟᱰᱟ ᱫᱚ ᱢᱤᱫᱴᱤᱡ ᱦᱤᱥᱴᱨᱤ ᱠᱟᱱᱟ ᱦᱮᱸ ᱦᱤᱥᱴᱨᱤ ᱢᱮᱱ ᱞᱮᱠᱷᱟᱱ ᱫᱚ ᱱᱚᱣᱟ ᱫᱚ ᱴᱩ ᱥᱤᱠᱥᱴᱤ ᱚᱣᱟᱱ ᱵᱤᱥᱤ ᱨᱮ ᱢᱟᱱᱮ ᱵᱟᱲᱟᱭ ᱠᱟᱫ ᱜᱮᱭᱟ ᱯᱮ ᱠᱚᱲᱤᱝᱜᱚ ᱣᱟᱨ ᱦᱩᱭ ᱞᱮᱱ ᱛᱟᱦᱮᱸᱫ ᱟᱨ ᱠᱚᱢᱮᱱᱴ ᱢᱟᱫᱽᱫᱷᱚᱢ ᱛᱮ ᱱᱟᱦᱟᱜ ᱞᱟᱹᱭ ᱛᱟᱵᱚᱱ ᱯᱮ ᱠᱚᱲᱤᱝᱜᱚ ᱣᱟᱨ ᱫᱚ ᱚᱠᱚᱭ ᱚᱠᱚᱭ ᱵᱷᱤᱛᱤᱨ ᱨᱮ ᱦᱩᱭ ᱞᱮᱱ ᱛᱟᱦᱮᱸᱫ ᱱᱚᱰᱮ ᱫᱚ ᱠᱷᱟᱹᱞᱤ ᱡᱮᱛᱮᱵᱮᱲᱮ ᱡᱩᱫᱽᱫᱷᱚ ᱦᱩᱭ ᱞᱮᱱᱟ ᱯᱩᱨᱟᱹ ᱢᱟᱭᱟᱢ ᱨᱮᱭᱟᱜ ᱢᱟᱭᱟᱢ ᱜᱟᱰᱟ ᱜᱮ ᱞᱤᱸᱜᱤ ᱞᱮᱱ ᱛᱟᱦᱮᱸᱫ ᱱᱚᱰᱮ ᱫᱚ ᱱᱮᱛᱟᱨ ᱱᱚᱣᱟ ᱠᱚᱫᱚ ᱱᱟᱣᱟ ᱜᱮ ᱱᱚᱜᱼᱚᱭ ᱯᱚᱞᱚ ᱠᱚ ᱧᱮᱞᱚᱜ ᱠᱟᱱᱟ ᱱᱚᱣᱟ ᱫᱚ ᱯᱚᱞᱚ ᱠᱚᱫᱚ ᱱᱟᱣᱟ ᱜᱮᱠᱚ ᱤᱭᱟᱹ ᱟᱠᱟᱫᱼᱟ ᱦᱟᱱᱛᱮ ᱱᱚᱛᱮ ᱵᱟᱝ ᱧᱮᱞ ᱴᱷᱤᱠᱟᱹᱜ ᱠᱟᱱᱟ ᱱᱚᱣᱟ ᱫᱚ ᱦᱩᱭᱩᱜ ᱠᱟᱱᱟ ᱵᱷᱩᱵᱽᱱᱮᱥᱚᱨ ᱴᱟᱣᱩᱱ ᱚᱱᱛᱮ ᱡᱟᱦᱟᱸ ᱯᱮ ᱧᱮᱞᱮᱜᱼᱟ ᱚᱱᱟ ᱫᱚ ᱵᱷᱩᱵᱽᱱᱮᱥᱚᱨ ᱴᱟᱣᱩᱱ ᱠᱟᱱᱟ ᱟᱨ ᱪᱮᱫ ᱪᱚᱨᱚᱠ ᱧᱮᱞᱚᱜ ᱠᱟᱱᱟ ᱱᱚᱣᱟ ᱥᱤᱱᱟᱨᱤ ᱱᱚᱣᱟ ᱠᱚᱫᱚ ᱱᱮᱛᱟᱨ ᱠᱚ ᱠᱚᱞᱚᱨ ᱟᱠᱟᱫᱼᱟ ᱠᱚ